ᱡᱚᱦᱟᱨ ᱜᱮ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱨ ᱱᱟᱯᱟᱭ ᱜᱮ ᱯᱟᱥᱮᱡ ᱡᱟᱹᱱᱤᱡ ᱟᱨ ᱤᱧ ᱦᱚᱸ ᱱᱟᱯᱟᱭ ᱜᱮ ᱢᱤᱱᱟᱹᱧᱟ ᱟᱫᱚ ᱫᱮᱞᱟ ᱢᱤᱫᱴᱮᱡ ᱵᱟᱯᱞᱟ ᱨᱮᱱᱟᱜ ᱵᱷᱤᱰᱭᱳᱧ ᱧᱮᱞ ᱦᱚᱪᱚ ᱵᱚᱱᱟ ᱛᱷᱚᱲᱟ ᱡᱷᱟᱞᱟᱠ ᱛᱮᱫ ᱟᱫᱚ ᱵᱷᱤᱰᱭᱳ ᱟᱫᱚ ᱵᱟᱯᱞᱟ ᱫᱚ ᱟᱹᱣᱨᱤ ᱦᱩᱭᱩᱜᱼᱟ ᱟᱫᱚ ᱟᱴᱷᱟᱥ ᱩᱱᱛᱨᱤᱥ ᱛᱤᱨᱤᱥ ᱛᱟᱹᱨᱤᱠᱷ ᱠᱷᱚᱡ ᱦᱩᱭᱩᱜᱼᱟ ᱥᱮᱸᱜᱮᱞ ᱢᱟᱹᱡᱷᱤ ᱯᱚᱨᱤᱵᱟᱨ ᱨᱮᱱᱟᱜ ᱟᱫᱚ ᱱᱚᱣᱟ ᱜᱮ ᱢᱤᱫ

ᱛᱚ ᱧᱮᱞ ᱛᱟᱵᱚᱱ ᱯᱮ ᱵᱚᱭᱦᱟ ᱠᱚ ᱚᱱᱮ ᱚᱱᱠᱟ ᱠᱚ ᱫᱚᱦᱚᱭᱮᱫᱟ ᱫᱷᱩᱵᱤ ᱜᱷᱟᱥ ᱟᱨ ᱪᱟᱣᱞᱮ ᱟᱨ ᱥᱟᱥᱟᱝ ᱠᱩᱴᱨᱟᱹ ᱱᱤᱛᱚᱜ ᱫᱚᱠᱚ ᱥᱤᱯᱤᱭᱮᱫᱟ ᱢᱟ ᱟᱫᱚ ᱵᱚᱱ ᱧᱮᱞ ᱠᱚᱣᱟ ᱚᱱᱠᱟ ᱠᱚ ᱚᱱᱮ ᱚᱱᱠᱟ ᱠᱚ ᱫᱷᱩᱨᱟᱹᱣ ᱠᱟᱱᱟ ᱠᱚ ᱟᱨ ᱵᱚᱱ ᱧᱮᱞ ᱠᱚᱣᱟ ᱞᱟᱦᱟ ᱥᱮᱫ ᱥᱟᱥᱟᱝ ᱫᱚᱠᱚ ᱥᱤᱯᱤ ᱢᱮᱥᱟᱞ ᱠᱮᱫᱟ ᱚᱱᱟ ᱜᱤᱨᱟᱹ ᱛᱚᱞᱟᱜ ᱚᱠᱚ ᱱᱚᱰᱮ ᱵᱚᱱ ᱧᱮᱞ ᱠᱚᱣᱟ ᱩᱱᱠᱩ ᱱᱚᱰᱮ ᱵᱟᱹᱦᱩ ᱩᱱᱠᱩ ᱡᱟᱶᱟᱭ ᱦᱟᱸᱰᱮ ᱰᱷᱚᱞ ᱠᱚ ᱵᱮᱱᱟᱣ ᱠᱟᱜᱼᱟ ᱚᱸᱰᱮ ᱫᱟᱢᱟᱫᱚᱢ ᱠᱚ ᱵᱮᱱᱟᱣᱫᱟ

ᱱᱩᱭ ᱜᱤᱨᱟᱹᱭ ᱛᱚᱞᱫᱟ ᱠᱟᱴᱟ ᱨᱮ ᱵᱟᱫᱷᱮ ᱠᱟᱛᱮᱫ ᱜᱤᱨᱟᱹ ᱫᱚ ᱱᱚᱝᱠᱟ ᱠᱚ ᱛᱚᱞᱟ ᱛᱚ ᱚᱱᱟ ᱵᱷᱤᱰᱤᱭᱳ ᱫᱚ ᱦᱩᱭᱩᱜ ᱛᱟᱵᱚᱱᱟ ᱦᱟᱸᱜ ᱟᱴᱷᱟᱥ ᱩᱱᱛᱨᱤᱥ ᱛᱤᱨᱤᱥ ᱟᱫᱚ ᱟᱨᱦᱚᱸ ᱱᱚᱣᱟ ᱛᱟᱭᱚᱢ ᱨᱮ ᱟᱨᱦᱚᱸ ᱞᱟᱦᱟ ᱥᱮᱫ ᱧᱮᱞ ᱦᱚᱪᱚ ᱵᱚᱱᱟ ᱦᱟᱸᱜ ᱪᱮᱫ ᱞᱮᱠᱟ ᱠᱚ ᱢᱟᱰᱣᱟ ᱟᱭᱟ ᱪᱮᱫ ᱞᱮᱠᱟ ᱠᱚ ᱮᱱᱮᱡᱚᱜᱼᱟ ᱚᱱᱠᱟ ᱧᱮᱞ ᱦᱚᱪᱚ ᱵᱚᱱᱟ ᱦᱟᱸᱜ ᱟᱫᱚ ᱦᱚᱸᱜᱼᱚᱭ ᱨᱟᱲᱟ ᱠᱮᱫᱟᱭ ᱱᱤᱛᱚᱜ ᱫᱚ ᱜᱤᱨᱟᱹ ᱫᱚᱭ ᱞᱮᱠᱷᱟᱭᱟ ᱛᱤᱱᱟᱹᱜ ᱞᱮᱠᱷᱟᱭᱫᱟ ᱦᱤᱥᱟᱹᱵᱫᱟ ᱟᱫᱚ ᱵᱚᱱ ᱧᱮᱞᱮᱭᱟ ᱛᱤᱱᱟᱹᱜ ᱦᱤᱥᱟᱹᱵ ᱧᱟᱢᱟ ᱯᱚᱱᱨᱚ ᱥᱮ ᱥᱳᱞᱳ ᱛᱮ ᱟᱨ ᱱᱩᱭᱴᱟᱜ ᱫᱚ ᱛᱚᱞᱫᱟ ᱱᱩᱭ ᱦᱚᱸ ᱩᱱᱤ ᱦᱤᱥᱟᱹᱵᱫᱟ ᱞᱮ ᱦᱤᱥᱟᱹᱵ ᱮᱫᱟ ᱟᱫᱚ ᱵᱚᱱ ᱧᱮᱞᱟ ᱵᱚᱭᱦᱟ ᱠᱚ ᱡᱚᱛᱚ ᱠᱚᱜᱮ ᱱᱚᱣᱟ ᱫᱚ ᱟᱥᱟᱢ ᱫᱤᱥᱚᱢ ᱨᱮᱱᱟᱜ ᱠᱟᱱᱟ ᱧᱮᱞ ᱛᱟᱵᱚᱱ ᱯᱮ ᱪᱟᱯᱟᱫ ᱜᱚᱫ ᱤᱫᱤᱭᱟᱭ ᱦᱟᱱᱤ ᱦᱟᱱᱛᱮ ᱚᱸᱰᱮ ᱫᱚᱦᱚ ᱡᱟᱣᱨᱟ ᱟᱠᱟᱫ ᱟᱭ ᱦᱟᱱᱮ ᱦᱟᱸᱰᱮ ᱦᱟᱱᱮ ᱚᱠᱚᱭᱟᱜ ᱫᱚ ᱵᱤᱧ ᱡᱟᱝ ᱞᱮᱠᱟ ᱢᱮᱱᱟᱜᱼᱟ ᱚᱠᱚᱭᱟᱜ ᱫᱚ ᱠᱟᱹᱴᱤᱡ ᱧᱚᱜ ᱞᱟᱹᱴᱩ ᱧᱚᱜ ᱟᱭᱢᱟ ᱰᱷᱮᱨ ᱠᱚ ᱛᱩᱞᱟ ᱦᱟᱱᱮ ᱦᱟᱱᱠᱟᱭ ᱧᱮᱞ ᱦᱚᱪᱚᱭᱮᱫ ᱵᱚᱱᱟ ᱴᱤᱝᱠᱟᱹᱨ ᱠᱮᱫᱟᱭᱮ